ᱡᱚᱦᱟᱨ ᱜᱮ ᱜᱟᱛᱮ ᱠᱚ ᱛᱤᱧ ᱠᱟᱹᱴᱤᱡ ᱡᱟᱹᱨᱩᱲ ᱠᱟᱛᱷᱟ ᱱᱚᱜᱼᱚᱭ ᱵᱚᱱ ᱧᱮᱞᱮᱫ ᱠᱟᱱ ᱱᱚᱣᱟ ᱫᱚ ᱢᱚᱜᱽ ᱠᱟᱱᱟ ᱱᱚᱣᱟ ᱫᱚ ᱢᱚᱜᱽ ᱵᱚᱱ ᱢᱮᱛᱟᱜ ᱠᱟᱱᱟ ᱦᱮᱸ ᱛᱚ ᱡᱟᱠ ᱜᱮ ᱢᱚᱜᱽ ᱟᱨ ᱡᱚᱜᱽ ᱡᱚᱛᱚ ᱜᱮ ᱛᱚ ᱱᱚᱝᱠᱟ ᱱᱚᱣᱟ ᱫᱚᱧ ᱠᱤᱨᱤᱧ ᱟᱠᱟᱫᱼᱟ ᱛᱚ ᱠᱤᱨᱤᱧ ᱠᱟᱜ ᱟᱹᱧ ᱛᱚ ᱴᱷᱤᱠ ᱜᱮᱭᱟ ᱛᱚ ᱱᱚᱣᱟ ᱫᱚ ᱵᱷᱩᱜᱟᱹᱜ ᱜᱮᱭᱟ ᱟᱨ ᱛᱚᱵᱮ ᱱᱟᱣᱟ ᱜᱮᱭᱟ ᱟᱨ ᱡᱟᱦᱟᱸ ᱫᱚᱠᱟᱱ ᱠᱷᱚᱱ ᱟᱹᱜᱩ ᱠᱮᱫᱟ ᱩᱱᱤ ᱫᱚ ᱟᱹᱰᱤ ᱢᱚᱡᱟᱜ ᱢᱮᱱ ᱠᱟᱛᱮ ᱮᱢᱟᱣᱫᱤᱧᱟ ᱤᱧ ᱫᱚ ᱟᱨ ᱱᱚᱣᱟ ᱰᱮᱜ ᱰᱮᱜ ᱵᱷᱩᱜᱟᱹᱜ ᱫᱚ ᱚᱠᱚᱭ ᱧᱮᱞ ᱮᱫᱟ ᱟᱨ ᱵᱟᱢ ᱧᱮᱞ ᱴᱷᱤᱠ ᱫᱟᱲᱮᱭᱟᱜᱼᱟ ᱦᱮᱸ ᱢᱮᱱᱠᱷᱟᱱ ᱫᱚᱠᱟᱱᱫᱟᱨ ᱤᱧᱮ ᱤᱧ ᱠᱷᱚᱱ ᱮ ᱵᱚᱭᱚᱥ ᱜᱮᱭᱟ ᱦᱟᱲᱟᱢ ᱜᱮᱭᱟᱭ ᱟᱫᱚ ᱟᱭᱢᱟ ᱫᱤᱱ ᱠᱷᱚᱱ ᱵᱤᱡᱽᱱᱮᱥ ᱮᱫᱟ ᱛᱚ ᱚᱱᱟᱛᱮ ᱩᱱᱤᱭᱟᱜ ᱫᱚ ᱚᱵᱷᱤᱜᱽᱜᱚᱛᱟ ᱵᱷᱟᱹᱜᱤ ᱢᱮᱱᱟᱜ ᱛᱟᱭᱟ ᱪᱮᱫ ᱢᱤᱛᱟᱹᱧ ᱠᱟᱱᱟᱭ ᱫᱟᱫᱟ ᱫᱟᱫᱟ ᱵᱟᱲᱮ ᱠᱚᱛᱷᱟᱭ ᱵᱟᱲᱮ ᱵᱟᱲᱮ ᱟᱫᱚ ᱵᱟᱲᱮ ᱡᱚᱠᱷᱚᱱᱤᱧ ᱞᱟᱹᱭ ᱠᱮᱫ ᱠᱷᱟᱱ ᱩᱱᱤ ᱵᱩᱡᱷᱟᱹᱣ ᱧᱟᱢ ᱠᱮᱫᱟ ᱤᱧ ᱫᱚ ᱥᱟᱺᱜᱤᱧ ᱨᱮᱱ ᱠᱟᱹᱱᱟᱹᱧ ᱟᱫᱚ ᱥᱟᱺᱜᱤᱧ ᱨᱮᱱ ᱠᱟᱱᱛᱤᱧ ᱱᱚᱜᱼᱚᱭ ᱵᱷᱩᱜᱟᱹᱜ ᱟᱜ ᱮ ᱮᱢᱟᱣᱟᱫᱤᱧᱟ ᱵᱷᱩᱜᱟᱹᱜ ᱟᱜ ᱫᱚᱠᱟᱱᱫᱟᱨ ᱫᱚ ᱚᱱᱟ ᱛᱮᱜᱮ ᱴᱷᱤᱠᱟᱹᱱᱟ ᱠᱚ ᱠᱩᱞᱤᱭᱟ ᱡᱮ ᱟᱢ ᱫᱚᱢ ᱚᱠᱟ ᱨᱮᱱ ᱠᱟᱱᱟ ᱟᱢ ᱫᱚᱢ ᱚᱠᱟ ᱨᱮᱱ ᱠᱟᱱᱟ ᱡᱩᱫᱤ ᱥᱟᱺᱜᱤᱧ ᱨᱮᱱ ᱮᱢ ᱞᱟᱹᱭ ᱟᱱ ᱠᱷᱟᱱ ᱚᱠᱟᱴᱟᱜ ᱡᱤᱱᱤᱥ ᱵᱟᱝ ᱥᱮᱞᱚᱜᱼᱟ ᱚᱱᱟ ᱟᱢ ᱫᱚ ᱵᱷᱟᱹᱜᱤᱭᱟᱜ ᱮᱢ ᱠᱟᱛᱮ ᱮ ᱵᱷᱟᱹᱜᱤᱭᱟᱜ ᱞᱟᱹᱭ ᱠᱟᱛᱮ ᱮᱢᱟᱜ ᱢᱮᱜᱮ ᱟᱫᱚ ᱟᱢᱮᱢ ᱪᱟᱞᱟᱜᱼᱟ ᱟᱨ ᱦᱚᱸ ᱩᱱᱟᱹᱜ ᱥᱟᱺᱜᱤᱧ ᱚᱲᱟᱜ ᱤᱧ ᱫᱚ ᱛᱤᱨᱤᱥ ᱠᱤᱞᱳᱢᱤᱴᱟᱨ ᱥᱟᱺᱜᱤᱧ ᱨᱮᱱᱤᱧ ᱞᱟᱹᱭ ᱟᱱ ᱠᱷᱟᱡ ᱛᱟᱦᱚᱞᱮ ᱩᱱᱤ ᱢᱟ ᱪᱟᱞᱟᱜ ᱦᱤᱡᱩᱜ ᱛᱮᱜᱮ ᱢᱟ ᱱᱩᱭᱟᱜ ᱵᱷᱟᱲᱟ ᱢᱟ ᱵᱷᱟᱹᱜᱤ ᱠᱷᱚᱨᱚᱪ ᱢᱮᱱᱟᱜ ᱦᱮᱸ ᱪᱟᱞᱟᱜ ᱦᱤᱡᱩᱜ ᱛᱮ ᱡᱩᱫᱤ ᱢᱤᱫᱥᱚ ᱴᱟᱠᱟ ᱠᱷᱚᱨᱚᱪᱚᱜᱼᱟ ᱟᱨ ᱱᱚᱣᱟ ᱵᱤᱥ ᱴᱟᱠᱟ ᱨᱮᱭᱟᱜ ᱢᱚᱜᱽ ᱫᱚ ᱪᱮᱫ ᱪᱤᱠᱟᱹᱭᱟᱭ ᱪᱟᱞᱟᱣ ᱦᱮᱡ ᱠᱟᱛᱮ ᱨᱮᱦᱚᱸᱭ ᱵᱚᱫᱚᱞ ᱫᱟᱲᱮᱭᱟᱜᱼᱟ ᱵᱟᱭ ᱵᱚᱫᱚᱞ ᱫᱟᱲᱮᱭᱟᱜᱼᱟ ᱛᱚ ᱱᱚᱣᱟ ᱵᱷᱩᱜᱟᱹᱜᱼᱟᱜ ᱜᱮ ᱮᱢᱟᱭ ᱢᱮ ᱚᱱᱠᱟ ᱜᱮ ᱱᱩᱠᱩ ᱥᱚᱵᱽᱡᱤ ᱫᱚᱠᱟᱱᱫᱟᱨ ᱚᱠᱚᱭ ᱠᱚ ᱢᱟᱨᱮ ᱪᱟᱵᱟ ᱜᱮᱭᱟ ᱚᱠᱚᱭ ᱠᱚ ᱵᱤᱡᱽᱱᱮᱥᱮᱫ ᱠᱟᱱᱟ ᱟᱭᱢᱟ ᱫᱤᱱ ᱠᱷᱚᱱ ᱩᱱᱠᱩ ᱴᱷᱮᱱ ᱚᱱᱟ ᱫᱷᱟᱹᱱᱤᱭᱟᱹ ᱥᱟᱠᱟᱢ ᱠᱚ ᱠᱤᱪᱷᱩ ᱠᱤᱪᱷᱩ ᱥᱟᱠᱟᱢ ᱥᱚᱢᱚᱭ ᱨᱮ ᱠᱤᱪᱷᱩ ᱟᱲᱟᱜ ᱥᱚᱢᱚᱭ ᱨᱮ ᱡᱮ ᱱᱩᱱᱟᱹᱜ ᱥᱟᱦᱟᱨ ᱮᱢ ᱠᱟᱛᱮ ᱱᱚᱝᱠᱟ ᱵᱟᱹᱲᱤᱡ ᱱᱚᱥᱴᱚᱜᱼᱟ ᱠᱤᱪᱷᱩ ᱠᱷᱚᱱ ᱯᱚᱨ ᱛᱮᱜᱮ ᱚᱱᱟ ᱥᱚᱥᱛᱟ ᱫᱟᱢ ᱛᱮᱭ ᱮᱢᱟᱢᱟ ᱠᱩᱞᱤ ᱢᱮᱭᱟᱭ ᱫᱟᱫᱟ ᱟᱯᱱᱟᱨ ᱵᱟᱲᱤ ᱠᱚᱛᱷᱟᱭ ᱛᱷᱚᱲᱟ ᱥᱟᱺᱜᱤᱧ ᱧᱚᱜ ᱨᱮᱱᱮᱢ ᱞᱟᱹᱭ ᱞᱮᱱᱠᱷᱟᱱ ᱮᱢᱟᱢᱟᱭ ᱟᱨ ᱡᱩᱫᱤ ᱟᱢ ᱥᱩᱨ ᱨᱮᱱ ᱠᱟᱱ ᱠᱷᱟᱡ ᱮᱢ ᱥᱩᱨ ᱨᱮᱱ ᱠᱟᱱ ᱠᱷᱟᱡ ᱮᱢ ᱥᱩᱠᱨᱤ ᱡᱤᱞ ᱦᱚᱸ ᱵᱚᱭᱦᱟ ᱵᱟᱠᱚ ᱮᱢᱟᱢᱟ ᱢᱮᱛᱟᱢᱟ ᱠᱚ ᱵᱤᱠᱨᱤ ᱦᱩᱭ ᱜᱮᱪᱷᱮ ᱱᱟᱭ ᱟᱨ ᱡᱩᱫᱤ ᱥᱟᱺᱜᱤᱧ ᱨᱮᱱᱮᱢ ᱞᱟᱹᱭᱮᱱ ᱠᱷᱟᱡ ᱚᱱᱟ ᱚᱠᱟᱴᱟᱜ ᱥᱮᱭᱟᱜ ᱠᱟᱱᱟ ᱡᱤᱞ ᱚᱱᱟ ᱦᱚᱸᱠᱚ ᱮᱢᱟᱢᱟ ᱟᱢᱫᱚ ᱦᱟᱸ ᱟᱪᱷᱮ ᱟᱪᱷᱮ ᱠᱚᱛ ᱞᱟᱜᱽᱵᱮ ᱵᱚᱞᱮᱱ ᱠᱚᱛ ᱞᱟᱜᱽᱵᱮ ᱠᱚᱛ ᱞᱟᱜᱽᱵᱮ ᱱᱚᱝᱠᱟ ᱠᱟᱛᱮ ᱠᱚ ᱵᱤᱡᱽᱱᱮᱥ ᱫᱟᱠᱚ ᱵᱚᱭᱦᱟ ᱱᱚᱝᱠᱟ ᱠᱟᱛᱮ ᱦᱮᱸ ᱤᱧ ᱫᱚ ᱢᱟᱞᱫᱟ ᱢᱟᱨᱠᱮᱴ ᱤᱧ ᱵᱚᱞᱚᱭᱮᱱᱟ ᱟᱫᱚ ᱯᱚᱨᱚᱴᱷᱟᱧ ᱡᱚᱢᱟ ᱰᱷᱮᱨ ᱫᱚ ᱵᱟᱹᱧ ᱡᱚᱢᱟ ᱢᱤᱫᱴᱮᱡ ᱤᱧ ᱡᱚᱢᱟ ᱪᱮᱫᱟᱜ ᱡᱮ ᱫᱚᱠᱟᱱ ᱠᱚᱨᱮ ᱤᱧ ᱵᱟᱹᱧ ᱠᱩᱥᱤᱭᱟᱜᱼᱟ ᱵᱟᱹᱧ ᱡᱚᱢᱟ ᱟᱫᱚ ᱟᱹᱰᱤ ᱛᱮᱫ ᱨᱮᱸᱜᱮᱡ ᱤᱧ ᱵᱩᱡᱷᱟᱹᱣ ᱠᱮᱫᱟ ᱪᱮᱫ ᱡᱤᱧ ᱡᱚᱢᱟ ᱟᱨ ᱫᱚᱠᱟᱱ ᱠᱚᱨᱮ ᱦᱚᱸ ᱫᱟᱜ ᱠᱚᱦᱚᱸ ᱚᱠᱟ ᱴᱷᱮᱡ ᱮᱢ ᱵᱮᱵᱚᱦᱟᱨᱟ ᱟᱫᱚ ᱚᱱᱟ ᱫᱚᱠᱟᱱ ᱨᱮᱫᱚ ᱛᱷᱚᱲᱟ ᱜᱟᱱ ᱫᱟᱜ ᱧᱟᱢᱚᱜᱚᱜᱼᱟ ᱧᱩᱭ ᱦᱩᱭᱩᱜᱼᱟ ᱱᱟᱥᱮᱱᱟᱜ ᱦᱟᱞᱠᱟ ᱧᱚᱜ ᱦᱮᱸ ᱚᱱᱠᱟ ᱴᱷᱮᱞᱟᱭ ᱯᱚᱲᱮ ᱴᱷᱮᱞᱟᱭ ᱱᱟ ᱯᱚᱲᱞᱮ ᱵᱮᱲᱟᱞ ᱜᱟᱪᱷᱮ ᱩᱴᱷᱮ ᱱᱟ ᱥᱮᱭ ᱞᱮᱠᱟ ᱫᱚ ᱴᱷᱮᱞᱟᱭ ᱯᱚᱲᱮ ᱜᱤᱧ ᱵᱚᱞᱚᱭᱮᱱᱟ ᱟᱨ ᱚᱸᱰᱮᱧ ᱡᱚᱢᱟ ᱵᱚᱞᱮ ᱛᱷᱚᱲᱟ ᱜᱟᱱ ᱱᱟᱥᱮᱱᱟᱜ ᱫᱟᱜ ᱧᱩ ᱞᱮᱠᱟ ᱛᱚ ᱢᱟ ᱧᱮᱞ ᱯᱮ ᱯᱚᱨᱚᱴᱷᱟᱧ ᱠᱚᱠᱚᱭ ᱠᱟᱱᱟ ᱟᱨ ᱟᱹᱰᱤ ᱜᱷᱟᱹᱲᱤᱡ ᱯᱚᱨ ᱠᱚ ᱮᱢᱟᱣᱫᱤᱧᱟ ᱢᱤᱫᱴᱮᱡ ᱠᱚ ᱮᱢ ᱠᱟᱣᱫᱤᱧᱟ ᱢᱤᱫᱴᱮᱡ ᱟᱫᱚ ᱤᱧ ᱢᱤᱫᱴᱮᱡ ᱜᱤᱧ ᱠᱷᱚᱡᱚᱜ ᱠᱟᱱᱟ ᱤᱱᱟᱹ ᱠᱟᱛᱮ ᱩᱛᱩ ᱫᱚ ᱵᱟᱹᱱᱩᱜᱼᱟ ᱟᱨᱦᱚᱸ ᱫᱤᱨᱤ ᱛᱮᱠᱚ ᱤᱫᱤᱭᱟᱫᱤᱧᱟ ᱩᱛᱩ ᱤᱱᱟᱹ ᱠᱟᱛᱮ ᱵᱮᱜᱚᱨ ᱵᱩᱡᱷᱟᱹᱣ ᱛᱮᱜᱮ ᱤᱧᱤᱧ ᱡᱚᱡᱚᱢ ᱠᱟᱱᱟ ᱵᱮᱜᱚᱨ ᱵᱩᱡᱷᱟᱹᱣ ᱛᱮᱜᱮ ᱢᱤᱫᱴᱮᱱ ᱜᱤᱫᱽᱨᱟᱹ ᱢᱤᱫ ᱥᱮᱡ ᱠᱷᱚᱡ ᱫᱚᱦᱚ ᱤᱫᱤ ᱠᱮᱫᱟ ᱟᱨ ᱤᱧ ᱴᱷᱮᱡ ᱵᱟᱨᱭᱟᱭ ᱫᱚᱦᱚ ᱜᱚᱫ ᱠᱟᱫᱟ ᱫᱚᱦᱚ ᱜᱚᱫ ᱠᱟᱫᱟᱭ ᱟᱫᱚ ᱛᱟᱭᱚᱢ ᱛᱮᱫᱚᱭ ᱱᱟᱱᱟᱱᱟᱱᱟ ᱟᱨᱮ ᱮᱠᱷᱟᱱᱮ ᱠᱮᱱᱳ ᱨᱟᱠᱷ ᱞᱤ ᱱᱟ ᱮᱠᱷᱟᱱᱮ ᱛᱚ ᱟᱢᱟᱨ ᱛᱚ ᱞᱟᱜᱽᱵᱮ ᱱᱟ ᱛᱚ ᱛᱟᱭᱚᱢ ᱛᱮ ᱩᱱᱤ ᱫᱚᱠᱟᱱᱫᱟᱨ ᱪᱮᱫ ᱮ ᱢᱮᱱᱫᱟ ᱡᱟᱠ ᱩᱱᱤ ᱜᱤᱫᱽᱨᱟᱹᱭ ᱵᱟᱹᱲᱤᱡ ᱠᱮᱫᱟ ᱟᱫᱚ ᱪᱤᱠᱟᱹᱭᱟᱢ ᱢᱟ ᱡᱚᱢ ᱠᱟᱜ ᱢᱮ ᱟᱨᱮ ᱪᱮᱫᱟᱜ ᱤᱧ ᱡᱚᱢᱟ ᱚᱱᱟ ᱛᱚ ᱚᱱᱟ ᱫᱚ ᱛᱤᱱᱟᱹᱜ ᱰᱷᱮᱨᱟ ᱡᱚᱢ ᱠᱟᱜ ᱢᱮ ᱟᱫᱚ ᱱᱚᱜᱼᱚ ᱱᱚᱝᱠᱟ ᱠᱟᱛᱮᱫ ᱱᱩᱠᱩ ᱠᱚ ᱵᱤᱡᱽᱱᱮᱥ ᱫᱟ ᱚᱸᱰᱮ ᱦᱚᱸ ᱤᱧ ᱠᱚ ᱠᱩᱞᱤ ᱠᱤᱫᱤᱧᱟ ᱫᱟᱫᱟ ᱟᱯᱱᱟᱨ ᱵᱟᱲᱤ ᱠᱚᱛᱷᱟᱭ ᱦᱮᱸ ᱠᱟᱠᱟ ᱟᱯᱱᱟᱨ ᱵᱟᱲᱤ ᱠᱚᱛᱷᱟᱭ ᱟᱫᱚ ᱡᱚᱠᱷᱚᱱ ᱟᱹᱛᱩ ᱚᱲᱟᱜ ᱨᱮᱱᱤᱧ ᱞᱟᱹᱭᱟᱹᱧ ᱠᱷᱟᱱ ᱟᱫᱚ ᱚᱱᱮ ᱚᱱᱠᱟ ᱠᱚ ᱯᱮᱲᱟ ᱠᱤᱫᱤᱧᱟ ᱦᱮᱸ ᱡᱳᱨ ᱠᱟᱛᱮᱫ ᱯᱚᱨᱚᱴᱷᱟ ᱠᱚ ᱮᱢᱟᱣᱟᱫᱤᱧᱟ ᱥᱤᱵᱤᱞ ᱠᱟᱱ ᱵᱟᱝ ᱥᱤᱵᱤᱞ ᱠᱟᱱ ᱵᱟᱹᱥᱭᱟᱹ ᱩᱛᱩ ᱞᱚᱞᱚ ᱠᱟᱛᱮᱫ ᱜᱚᱨᱚᱢ ᱠᱟᱛᱮᱫ ᱮᱢ ᱟᱨ ᱢᱟ ᱡᱚᱢ ᱠᱟᱜ ᱢᱮ ᱡᱚᱢᱟᱢ ᱥᱮ ᱵᱟᱢ ᱡᱚᱢᱟ ᱚᱱᱟ ᱫᱚ ᱟᱢᱟᱜ ᱵᱮᱯᱟᱨ ᱱᱚᱝᱠᱟ ᱠᱚ ᱵᱤᱡᱽᱱᱮᱥ ᱫᱟ ᱱᱚᱝᱠᱟ ᱠᱚ ᱴᱷᱚᱠᱟᱭᱮᱫ ᱵᱚᱱᱟ ᱟᱵᱚ ᱥᱟᱱᱛᱟᱲ ᱧᱮᱞ ᱠᱟᱛᱮ ᱢᱟ ᱟᱨᱚ ᱵᱟᱹᱲᱛᱤ ᱠᱚ ᱴᱷᱚᱠᱟ ᱵᱚᱱᱟ ᱚᱠᱟᱴᱟᱜ ᱡᱤᱱᱤᱥ ᱵᱟᱝ ᱥᱮᱞᱚᱜᱼᱟ ᱚᱱᱟ ᱫᱚ ᱟᱵᱚ ᱴᱷᱮᱱ ᱠᱚ ᱥᱮᱞᱟ ᱚᱠᱟᱴᱟᱜ ᱡᱤᱱᱤᱥ ᱵᱟᱝ ᱡᱚᱢᱚᱜᱼᱟ ᱚᱱᱟ ᱫᱚ ᱟᱵᱚ ᱠᱚ ᱮᱢᱟ ᱵᱚᱱᱟ ᱱᱚᱝᱠᱟ ᱦᱩᱭᱩᱜ ᱠᱟᱱᱟ ᱵᱚᱭᱦᱟ ᱤᱧ ᱫᱚ ᱦᱟᱱᱛᱮ ᱱᱟᱛᱮ ᱧᱮᱞ ᱠᱟᱛᱮ ᱯᱨᱚᱢᱟᱱ ᱠᱟᱛᱮ ᱡᱚᱢ ᱟᱹᱭᱠᱟᱹᱣ ᱠᱟᱛᱮ ᱠᱤᱨᱤᱧ ᱟᱹᱭᱠᱟᱹᱣ ᱠᱟᱛᱮ ᱤᱧ ᱫᱚᱧ ᱵᱟᱡᱟᱨ ᱟᱠᱟᱫᱼᱟ ᱩᱛᱩ ᱡᱤᱱᱤᱥ ᱠᱚᱦᱚᱸ ᱛᱮᱦᱮᱧ ᱮᱢ ᱤᱫᱤᱭᱟ ᱜᱟᱯᱟ ᱜᱮ ᱥᱮᱭᱟᱜ ᱮᱦᱚᱵ ᱮᱱᱟ ᱞᱟᱢᱡᱟᱜ ᱪᱟᱵᱟᱭᱮᱱᱟ ᱞᱟᱢᱵᱟᱣ ᱪᱟᱵᱟᱭᱮᱱᱟ ᱱᱚᱝᱠᱟᱱᱟᱜ ᱠᱚ ᱮᱢᱚᱜᱼᱟ ᱟᱫᱚᱢ ᱠᱩᱞᱤ ᱟᱹᱪᱩᱨ ᱠᱚᱣᱟ ᱜᱳᱴᱟ ᱚᱠᱟᱴᱟᱜ ᱥᱚᱥᱛᱟ ᱚᱠᱟᱴᱟᱜ ᱥᱚᱥᱛᱟ ᱢᱚᱡᱽ ᱧᱚᱜ ᱚᱠᱟᱴᱟᱜ ᱛᱷᱚᱲᱟ ᱫᱟᱢ ᱛᱷᱚᱲᱟ ᱠᱚᱢ ᱵᱟᱰᱟᱭᱟᱢ ᱛᱚᱢ ᱧᱮᱞ ᱠᱚᱣᱟ ᱯᱚᱨᱤᱪᱤᱛᱚ ᱫᱚᱠᱟᱱᱫᱟᱨ ᱫᱚᱭ ᱢᱮᱱᱟ ᱱᱟ ᱫᱟᱫᱟ ᱥᱮᱞ ᱦᱳᱭᱮ ᱜᱮᱪᱷᱮ ᱱᱟᱭ ᱟᱨ ᱥᱟᱺᱜᱤᱧ ᱨᱮᱱ ᱫᱚᱠᱟᱱᱫᱟᱨ ᱠᱚ ᱟᱢ ᱡᱩᱫᱤᱢ ᱥᱟᱺᱜᱤᱧ ᱜᱮ ᱠᱷᱟᱡ ᱛᱟᱦᱚᱞᱮ ᱟᱢ ᱞᱟᱹᱜᱤᱫ ᱫᱚ ᱢᱮᱱᱟᱜ ᱜᱮᱭᱟ ᱟᱨ ᱦᱟᱹᱴᱭᱟᱹ ᱥᱩᱨ ᱨᱮᱱ ᱦᱚᱲ ᱠᱟᱱ ᱠᱷᱟᱡ ᱮᱢ ᱟᱢ ᱞᱟᱹᱜᱤᱫ ᱫᱚ ᱦᱟᱹᱠᱩ ᱦᱚᱸ ᱵᱟᱠᱚ ᱛᱟᱦᱮᱱᱟ ᱦᱮᱸ ᱵᱟᱠᱚ ᱛᱟᱦᱮᱱᱟ ᱟᱹᱠᱷᱨᱤᱧ ᱜᱮᱭᱟ ᱠᱚ ᱱᱩᱠᱩ ᱫᱚ ᱚᱲᱟᱜ ᱠᱚ ᱪᱟᱞᱟᱜᱼᱟ ᱱᱚᱝᱠᱟ ᱦᱮᱸ ᱟᱨ ᱡᱩᱫᱤ ᱥᱚᱛᱚᱛᱟ ᱢᱚᱡᱽ ᱫᱚᱠᱟᱱᱫᱟᱨ ᱠᱟᱱ ᱠᱷᱟᱡ ᱫᱚᱭ ᱮᱢᱟᱢ ᱜᱮᱭᱟ ᱟᱨ ᱴᱷᱚᱠ ᱫᱚᱠᱟᱱᱫᱟᱨ ᱠᱟᱱ ᱠᱷᱟᱡ ᱫᱚ ᱵᱟᱭ ᱮᱢᱟᱢᱟ ᱥᱩᱨ ᱨᱮᱱ ᱦᱚᱲ ᱫᱚ ᱟᱨ ᱥᱟᱺᱜᱤᱧ ᱨᱮᱱ ᱦᱚᱲ ᱫᱚᱭ ᱮᱢᱟ ᱠᱚᱣᱟ ᱪᱮᱫᱟᱜ ᱡᱮ ᱴᱷᱚᱠ ᱠᱚᱣᱟ ᱟᱨ ᱵᱟᱹᱲᱛᱤ ᱯᱚᱭᱥᱟᱭ ᱠᱟᱢᱟᱣᱟ ᱱᱚᱝᱠᱟᱱᱟᱜ ᱠᱟᱱᱟ ᱠᱟᱛᱷᱟ ᱫᱚ ᱵᱚᱭᱦᱟ ᱠᱚ᱾ ᱟᱫᱚ ᱚᱱᱟ ᱛᱮᱜᱮᱧ ᱢᱮᱱᱫᱟ, ᱚᱱᱟ ᱛᱮᱜᱮᱧ ᱢᱮᱱᱫᱟ ᱡᱟᱦᱟᱱᱟᱜ ᱜᱮᱵᱚᱱ ᱠᱤᱨᱤᱧ, ᱱᱤᱦ ᱛᱮᱦᱮᱧᱟᱜ ᱫᱤᱱ ᱨᱮ ᱜᱟᱹᱰᱤᱢ ᱠᱤᱨᱤᱧ ᱠᱷᱟᱱ ᱨᱮᱦᱚᱸ ᱥᱟᱺᱜᱤᱧ ᱠᱷᱚᱱ ᱟᱞᱚᱢ ᱠᱤᱨᱤᱧᱟ᱾ ᱤᱧᱟᱜ ᱵᱟᱭᱤᱠ ᱢᱮᱱᱟᱜᱼᱟ, ᱤᱭᱟᱢᱢᱟ ᱜᱟᱹᱰᱤ ᱢᱮᱱᱟᱜ ᱛᱤᱧᱟᱹ, ᱚᱱᱟ ᱥᱟᱨᱵᱷᱤᱥᱤᱝ ᱟᱹᱛᱩ ᱚᱲᱟᱜ ᱠᱚᱨᱮᱧ ᱥᱟᱨᱵᱷᱤᱥᱤᱝ ᱟᱜ ᱢᱮᱦᱮᱸᱜ ᱯᱟᱨᱴᱥ ᱜᱮ ᱵᱚᱞᱮ ᱵᱟᱹᱱᱩᱜᱼᱟ ᱯᱟᱨᱴᱥ ᱟᱨ ᱢᱤᱥᱛᱨᱤ ᱠᱚ ᱢᱮᱱᱟ ᱤᱧ ᱫᱚ ᱟᱹᱰᱤ ᱢᱚᱡᱽ ᱠᱟᱹᱢᱤᱧ ᱵᱟᱰᱟᱭᱟ ᱢᱮᱱᱠᱷᱟᱱ ᱯᱟᱨᱴᱥ ᱵᱟᱝ ᱧᱟᱢᱚᱜ ᱠᱟᱱ ᱦᱮᱸ ᱯᱟᱨᱴᱥ ᱜᱮ ᱵᱟᱝ ᱧᱟᱢᱚᱜᱚᱜ ᱠᱟᱱ ᱥᱳᱨᱩᱢ ᱤᱫᱤ ᱠᱟᱛᱮ ᱦᱚᱸ ᱯᱟᱨᱴᱥ ᱵᱟᱝ ᱧᱟᱢᱚᱜᱚᱜ ᱠᱟᱱᱟ ᱟᱫᱚ ᱟᱢ ᱫᱚ ᱯᱚᱧᱪᱟᱥ ᱠᱤᱞᱳᱢᱤᱴᱟᱨ ᱥᱟᱺᱜᱤᱧ ᱤᱫᱤ ᱟᱹᱜᱩᱭᱟᱢ ᱟᱢᱮᱢ ᱪᱟᱞᱟᱜ ᱟᱢ ᱦᱤᱡᱩᱜ ᱟᱢ ᱚᱸᱰᱮ ᱠᱚ ᱢᱮᱱᱟ ᱛᱮᱦᱮᱧ ᱵᱟᱝ ᱦᱩᱭᱩᱜᱼᱟ ᱜᱟᱯᱟ ᱦᱤᱡᱩᱜᱚᱜ ᱢᱮ ᱜᱟᱹᱰᱤ ᱫᱚᱦᱚ ᱦᱚᱴᱚ ᱠᱟᱜ ᱢᱮ ᱮᱱᱫᱨᱟᱭ ᱟᱹᱜᱩᱭ ᱢᱮ ᱱᱩᱱᱟᱹᱜ ᱜᱟᱱ ᱦᱚᱭᱨᱟᱱᱤ ᱚᱱᱟᱛᱮ ᱡᱟᱦᱟᱱᱟᱜ ᱜᱮ ᱵᱚᱱ ᱠᱤᱨᱤᱧ ᱡᱟᱦᱟᱱᱟᱜ ᱜᱮ ᱯᱮ ᱠᱤᱨᱤᱧ ᱛᱟᱵᱚᱱ ᱥᱩᱨ ᱨᱮ ᱯᱮ ᱵᱟᱡᱟᱨᱟ ᱟᱢ ᱢᱟᱨᱚᱛᱤ ᱠᱟᱨᱮᱢ ᱠᱤᱨᱤᱧ ᱵᱚᱞᱮᱨᱳ ᱵᱚᱞᱮᱨᱳ ᱜᱟᱹᱰᱤᱢ ᱠᱤᱨᱤᱧ ᱡᱟᱦᱟᱱᱟᱜ ᱜᱮᱢ ᱠᱤᱨᱤᱧ ᱚᱠᱟᱴᱟᱜ ᱥᱩᱨ ᱨᱮ ᱥᱳᱨᱩᱢ ᱢᱮᱱᱟᱜᱼᱟ ᱫᱚᱠᱟᱱ ᱢᱮᱱᱟᱜᱼᱟ ᱚᱸᱰᱮ ᱜᱮ ᱯᱮ ᱠᱤᱨᱤᱧᱟ ᱯᱚᱨᱤᱪᱤᱛᱚ ᱫᱚᱠᱟᱱᱫᱟᱨ ᱠᱚ ᱴᱷᱮᱱ ᱜᱮ ᱮᱱ ᱦᱚᱸ ᱯᱮ ᱠᱤᱨᱤᱧᱟ ᱛᱚᱵᱮ ᱧᱮᱞ ᱠᱟᱛᱮᱫ ᱜᱮᱯᱮ ᱠᱤᱨᱤᱧᱟ ᱦᱮᱸ ᱟᱨ ᱥᱩᱨ ᱨᱮᱢ ᱠᱤᱨᱤᱧ ᱞᱮᱠᱷᱟᱱ ᱫᱚ ᱪᱮᱫ ᱟᱢᱮᱢ ᱵᱚᱫᱚᱞ ᱥᱮ ᱠᱟᱛᱷᱟᱢ ᱨᱚᱲ ᱫᱟᱲᱮᱭᱟᱜ ᱥᱮᱢ ᱥᱟᱨᱵᱷᱤᱥᱤᱝ ᱦᱚᱪᱚ ᱫᱟᱲᱮᱭᱟᱜ ᱥᱩᱵᱤᱫᱟ ᱢᱮᱱᱟᱜᱼᱟ ᱟᱫᱚ ᱱᱤᱛᱚᱜ ᱥᱟᱺᱜᱤᱧ ᱠᱷᱚᱱ ᱡᱟᱦᱟᱱᱟᱜ ᱜᱮᱢ ᱠᱤᱨᱤᱧ ᱟᱹᱜᱩ ᱠᱮᱫ ᱛᱚ ᱚᱱᱟᱢ ᱵᱚᱫᱚᱞ ᱞᱟᱹᱜᱤᱫ ᱟᱢᱟᱜ ᱪᱟᱞᱟᱜ ᱦᱤᱡᱩᱜ ᱥᱚᱢᱚᱭ ᱱᱚᱥᱴᱚᱜᱼᱟ ᱟᱢᱟᱜ ᱪᱟᱞᱟᱜ ᱦᱤᱡᱩᱜ ᱯᱚᱭᱥᱟ ᱱᱚᱥᱴᱚᱜᱼᱟ ᱛᱚ ᱚᱱᱟᱢ ᱵᱚᱫᱚᱞᱟ ᱚᱱᱟᱛᱮ ᱱᱚᱜᱼᱚ ᱱᱟ ᱵᱷᱩᱜᱟᱹᱜ ᱢᱚᱜᱽ ᱵᱚᱭᱦᱟ ᱵᱟᱹᱧ ᱵᱚᱫᱚᱞ ᱫᱟᱲᱮᱭᱟᱫᱟ ᱢᱚᱜᱽ ᱚᱲᱟᱜ ᱨᱮ ᱯᱟᱲᱟᱜ ᱟᱠᱟᱱᱟ ᱢᱤᱫᱴᱮᱱ ᱛᱟᱨᱟᱲ ᱟᱠᱟᱱᱟ ᱟᱫᱚ ᱚᱱᱟᱛᱤᱧ ᱢᱮᱱᱫᱟ ᱦᱮᱭ ᱵᱷᱩᱜᱟᱹᱜ ᱢᱚᱜᱽ ᱫᱚ ᱵᱟᱹᱲᱤᱡ ᱟᱜ ᱫᱚ ᱵᱟᱹᱧ ᱵᱮᱵᱚᱦᱟᱨᱟ ᱢᱚᱡᱽ ᱟᱜ ᱤᱧ ᱠᱤᱨᱤᱧ ᱠᱟᱜ ᱞᱮᱜᱮ ᱵᱟᱡᱟᱨ ᱥᱮᱫ ᱤᱧ ᱪᱟᱞᱟᱜ ᱠᱟᱱᱟ ᱦᱟᱸᱜ ᱤᱧ ᱟᱹᱜᱩ ᱛᱚᱨᱟᱭᱟ ᱟᱨ ᱢᱟᱧ ᱟᱹᱜᱩ ᱠᱮᱫᱟ ᱛᱚ ᱱᱚᱣᱟ ᱦᱚᱸ ᱵᱷᱩᱜᱟᱹᱜ ᱜᱮᱭᱟ ᱟᱫᱚ ᱱᱤᱛᱚᱜ ᱟᱨᱦᱚᱸ ᱵᱟᱡᱟᱨᱮᱢ ᱪᱟᱞᱟᱜᱼᱟ ᱩᱱᱟᱹᱜ ᱥᱟᱺᱜᱤᱧ ᱚᱱᱟᱛᱮ ᱤᱧᱤᱧ ᱵᱷᱤᱲᱠᱟᱹᱣ ᱮᱱᱟ ᱟᱫᱚ ᱚᱱᱮ ᱵᱟᱝᱞᱟ ᱠᱟᱛᱷᱟ ᱢᱮᱱᱟᱜ ᱡᱮ ᱡᱮᱠᱷᱟᱱᱮ ᱴᱷᱮᱠᱮ ᱥᱮ ᱥᱮᱠᱷᱟᱱᱮ ᱥᱤᱠᱷᱮ ᱟᱫᱚ ᱚᱱᱠᱟ ᱜᱮ ᱜᱚᱞᱯᱚ ᱫᱚ ᱦᱩᱭ ᱮᱱᱟ ᱛᱚᱵᱮ ᱤᱧ ᱡᱩᱫᱤᱧ ᱴᱷᱮᱠᱟᱭᱮᱱᱟ ᱥᱤᱠᱠᱷᱟᱧ ᱧᱟᱢ ᱠᱮᱫ ᱠᱷᱟᱱ ᱢᱟ ᱟᱵᱚ ᱡᱚᱛᱚ ᱦᱚᱲ ᱥᱤᱠᱠᱷᱟ ᱵᱚᱱ ᱧᱟᱢ ᱠᱮᱫᱟ ᱟᱫᱚ ᱤᱧ ᱥᱤᱠᱠᱷᱟ ᱠᱚ ᱮᱢ ᱠᱟᱣᱫᱤᱧᱟ ᱤᱧ ᱡᱚᱛᱚ ᱦᱚᱲᱤᱧ ᱞᱟᱹᱭᱟᱫ ᱵᱚᱱᱟ ᱱᱤᱭᱟᱹ ᱛᱟᱭᱚᱢ ᱥᱟᱺᱜᱤᱧ ᱨᱮᱱ ᱫᱚᱠᱟᱱᱫᱟᱨ ᱴᱷᱮᱱ ᱟᱹᱱᱟᱹᱲᱤ ᱫᱚᱠᱟᱱᱫᱟᱨ ᱴᱷᱮᱱ ᱵᱟᱵᱚᱱ ᱵᱟᱡᱟᱨᱟ ᱱᱤᱭᱟᱹ ᱞᱟᱦᱟ ᱟᱭᱢᱟ ᱡᱟᱭᱜᱟ ᱨᱮ ᱜᱚᱞᱯᱚ ᱦᱚᱧ ᱟᱸᱡᱚᱢ ᱟᱠᱟᱫᱼᱟ ᱠᱟᱥᱟ ᱛᱷᱟᱹᱨᱤ ᱵᱟᱹᱴᱤ ᱟᱹᱛᱩ ᱚᱲᱟᱜ ᱠᱷᱚᱱ ᱠᱚ ᱩᱴᱷᱟᱹᱣ ᱤᱫᱤ ᱟᱠᱟᱫᱼᱟ ᱦᱮᱸ ᱵᱟᱨ ᱯᱮ ᱦᱚᱲ ᱠᱚ ᱮᱢ ᱵᱟᱲᱟᱣᱟᱜ ᱠᱚᱣᱟ ᱟᱨ ᱟᱹᱰᱤ ᱢᱚᱡᱽ ᱚᱫᱚᱞ ᱵᱚᱫᱚᱞ ᱟᱹᱰᱤ ᱟᱹᱰᱤ ᱵᱷᱟᱹᱜᱤ ᱦᱮᱸ ᱟᱨᱦᱚᱸᱭ ᱦᱮᱡ ᱫᱚᱦᱲᱟᱭᱮᱱᱟ ᱢᱮᱱᱫᱟ ᱟᱹᱰᱤ ᱢᱚᱡᱽ ᱪᱮᱫ ᱮᱢᱚᱜᱚᱜ ᱠᱟᱱ ᱱᱚᱣᱟ ᱤᱫᱤ ᱮᱢᱟᱭ ᱢᱮ ᱦᱟᱸᱜ ᱢᱟᱨᱮᱭᱟᱜ ᱟᱨᱦᱚᱸ ᱢᱚᱡᱽ ᱢᱚᱡᱽ ᱮ ᱮᱢᱟᱢᱟ ᱛᱳ ᱠᱤᱪᱷᱩ ᱦᱚᱲᱮ ᱮᱢᱟᱜ ᱠᱚᱣᱟ ᱟᱨᱦᱚᱸ ᱫᱚᱥᱟᱨ ᱛᱮ ᱦᱮᱡ ᱠᱟᱛᱮᱫ ᱤᱫᱤ ᱠᱮᱫᱟᱭ ᱤᱫᱤ ᱩᱛᱟᱹᱨ ᱟᱨ ᱩᱱᱤ ᱦᱚᱲᱟᱜ ᱯᱟᱛᱛᱟ ᱵᱟᱹᱱᱩᱜᱼᱟ ᱟᱨ ᱵᱟᱭ ᱦᱮᱡ ᱨᱩᱣᱟᱹᱲ ᱞᱮᱱᱟ ᱱᱚᱝᱠᱟ ᱟᱭᱢᱟ ᱚᱠᱛᱮ ᱨᱮ ᱢᱟᱨᱮ ᱠᱤᱪᱨᱤᱡ ᱠᱚᱦᱚᱸ ᱚᱱᱠᱟ ᱠᱚ ᱵᱚᱫᱚᱞ ᱟᱠᱚ ᱠᱟᱱᱟ ᱢᱚᱡᱽ ᱢᱚᱡᱟᱜ ᱫᱚᱥᱟᱨ ᱛᱮ ᱵᱟᱭ ᱦᱮᱡ ᱨᱩᱣᱟᱹᱲᱚᱜᱼᱟ ᱟᱭᱢᱟ ᱚᱠᱛᱮ ᱨᱮ ᱥᱚᱱᱟ ᱜᱚᱦᱚᱱᱟ, ᱛᱷᱟᱹᱨᱤ ᱵᱟᱹᱴᱤ, ᱠᱟᱸᱥᱟ ᱨᱮᱭᱟᱜ ᱠᱷᱩᱢᱟᱞ ᱠᱚ ᱤᱫᱤ ᱟᱠᱟᱫᱼᱟ ᱵᱚᱭᱦᱟ᱾ ᱱᱚᱝᱠᱟ ᱠᱚ ᱴᱷᱚᱠ ᱚᱪᱚᱭᱮᱫ ᱴᱷᱚᱠᱚᱜ ᱠᱟᱱᱟ ᱵᱚᱱ᱾ ᱚᱱᱟᱛᱮ ᱥᱟᱺᱜᱤᱧ ᱠᱷᱚᱱ ᱦᱚᱸ ᱵᱟᱵᱚᱱ ᱵᱟᱡᱟᱨᱟ᱾ ᱠᱤᱪᱷᱩ ᱠᱤᱪᱷᱩ ᱡᱤᱱᱤᱥ ᱫᱚᱵᱚᱱ ᱧᱮᱞᱟ᱾ ᱚᱠᱟᱴᱟᱜ ᱵᱟᱡᱟᱨ ᱜᱟᱱᱚᱜ ᱞᱮᱠᱟᱱᱟᱜ ᱫᱚᱵᱚᱱ ᱵᱟᱡᱟᱨᱟ ᱟᱨ ᱚᱠᱟᱴᱟᱜ ᱵᱟᱝ ᱜᱟᱱᱚᱜ ᱞᱮᱠᱟᱱᱟᱜ ᱫᱚ ᱵᱟᱵᱚᱱ ᱵᱟᱡᱟᱨᱟ᱾ ᱥᱟᱺᱜᱤᱧ ᱠᱷᱚᱱ ᱵᱟᱵᱚᱱ ᱵᱟᱡᱟᱨᱟ, ᱟᱹᱱᱟᱹᱲᱤ ᱦᱚᱲ ᱴᱷᱮᱱ ᱵᱟᱵᱚᱱ ᱵᱟᱡᱟᱨᱟ᱾ ᱟᱹᱛᱩ ᱚᱲᱟᱜ ᱟᱹᱱᱟᱹᱲᱤ ᱦᱚᱲᱮ ᱦᱮᱡ ᱞᱮᱱᱠᱷᱟᱱ ᱵᱟᱵᱚᱱ ᱯᱟᱹᱛᱭᱟᱹᱣ ᱠᱚᱣᱟ ᱥᱚᱦᱚᱡᱽ ᱛᱮ᱾ ᱪᱟᱞᱟᱠ ᱡᱟᱹᱛ ᱠᱟᱱᱟ ᱵᱚᱱ ᱵᱚᱞᱮ ᱛᱮᱦᱮᱧᱟᱜ ᱫᱤᱱ ᱨᱮ᱾ ᱢᱮᱱ ᱟᱵᱚᱱ ᱚᱠᱟ ᱴᱷᱮᱱ ᱤᱧ ᱵᱚᱠᱟᱣᱟ ᱤᱧ ᱫᱚ ᱟᱹᱰᱤ ᱛᱮᱫ ᱤᱧ ᱪᱟᱞᱟᱠ ᱜᱮᱭᱟ ᱟᱞᱮ ᱫᱚᱞᱮ ᱪᱟᱞᱟᱠ ᱜᱮᱭᱟ ᱢᱮᱱᱛᱮ ᱵᱚᱱ ᱢᱮᱱᱚᱜ ᱠᱟᱱᱟ ᱢᱮᱱᱠᱷᱟᱱ ᱟᱵᱚ ᱱᱩᱠᱩ ᱮᱲᱮ ᱮᱲᱮ ᱛᱮᱠᱚ ᱮᱲᱮ ᱛᱷᱟᱠᱟᱣ ᱪᱟᱵᱟ ᱠᱮᱫ ᱵᱚᱱᱟ ᱠᱚ ᱡᱚᱛᱚ ᱠᱷᱮᱛᱨᱮ ᱜᱮ ᱥᱟᱱᱟᱢᱟᱜ ᱨᱮᱠᱚ ᱮᱲᱮᱭᱮᱫ ᱵᱚᱱᱟ ᱱᱩᱱᱟᱹᱜ ᱠᱟᱡᱟᱠ ᱠᱚ ᱮᱲᱮᱭᱮᱫ ᱵᱚᱱᱟ ᱟᱫᱚ ᱟᱹᱱᱟᱹᱲᱤ ᱦᱚᱲ ᱴᱷᱮᱱ ᱟᱞᱚ ᱵᱚᱱ ᱠᱤᱨᱤᱧ ᱟᱹᱛᱩ ᱚᱲᱟᱜ ᱨᱮ ᱡᱟᱦᱟᱸᱭ ᱡᱟᱦᱟᱱᱟᱜ ᱠᱚ ᱦᱮᱡ ᱞᱮᱱᱠᱷᱟᱱ ᱡᱟᱦᱟᱱᱟᱜ ᱞᱟᱹᱜᱤᱫ ᱯᱚᱭᱥᱟ ᱠᱚᱭ ᱡᱟᱦᱟᱱᱟᱜ ᱞᱟᱹᱜᱤᱫ ᱠᱳᱢᱯᱟᱱᱤ ᱱᱟᱱᱟᱱ ᱠᱳᱢᱯᱟᱱᱤ ᱵᱟᱦᱟᱞ ᱟᱠᱟᱱ ᱱᱤᱱᱟᱹᱜ ᱯᱚᱭᱥᱟ ᱮᱢᱚᱜ ᱢᱮ ᱟᱨ ᱱᱤᱱᱟᱹᱜ ᱦᱩᱭᱩᱜ ᱛᱟᱢᱟ ᱱᱤᱱᱟᱹᱜ ᱵᱟᱲᱦᱟᱜ ᱛᱟᱢᱟ ᱰᱚᱵᱚᱞᱚᱜ ᱛᱟᱢᱟ ᱯᱟᱸᱪ ᱵᱚᱪᱷᱚᱨ ᱨᱮ ᱫᱩ ᱵᱚᱪᱷᱚᱨ ᱨᱮ ᱰᱚᱵᱚᱞᱚᱜ ᱛᱟᱢᱟ ᱞᱚᱦᱚᱢ ᱞᱮᱱᱠᱷᱟᱱ ᱟᱭᱢᱟ ᱯᱚᱭᱥᱟ ᱟᱨᱦᱚᱢ ᱧᱟᱢᱟ ᱞᱚᱦᱚᱢ ᱞᱮᱱᱠᱷᱟᱱ ᱱᱚᱝᱠᱟ ᱵᱟᱝ ᱚᱠᱟᱴᱟᱜ ᱨᱮᱜᱮ ᱯᱚᱭᱥᱟ ᱦᱚᱸ ᱵᱟᱵᱚᱱ ᱮᱢᱟ ᱤᱱᱥᱩᱨᱮᱱᱥ ᱵᱟᱝ ᱠᱚᱨᱟᱣ ᱦᱩᱭᱩᱜᱼᱟ ᱪᱮᱫ ᱦᱚᱸ ᱵᱟᱝ ᱠᱚᱨᱟᱣ ᱦᱩᱭᱩᱜᱼᱟ ᱟᱨ ᱪᱮᱫ ᱦᱚᱸ ᱵᱟᱝ ᱪᱤᱠᱟᱹᱭ ᱦᱩᱭᱩᱜᱚᱜᱼᱟ ᱚᱱᱟ ᱠᱟᱱᱟ ᱠᱟᱛᱷᱟ ᱫᱚ ᱤᱧᱟᱹᱜ ᱠᱟᱛᱷᱟ ᱫᱚ ᱱᱚᱣᱟ ᱠᱟᱱᱟ ᱟᱢ ᱴᱟᱠᱟ ᱚᱠᱟ ᱢᱮᱱᱟᱜ ᱛᱟᱢᱟ ᱟᱢ ᱚᱱᱟ ᱴᱟᱠᱟ ᱫᱚᱦᱚ ᱡᱟᱣᱨᱟᱭ ᱢᱮ ᱟᱢ ᱛᱮ ᱫᱚᱦᱚ ᱡᱟᱣᱨᱟᱭ ᱢᱮ ᱟᱨ ᱚᱱᱟ ᱞᱮᱠᱟᱛᱮ ᱟᱢ ᱡᱟᱦᱟᱱᱟᱜ ᱪᱤᱠᱟᱹᱭ ᱢᱮ ᱟᱫᱚ ᱟᱢᱟᱜ ᱯᱟᱭᱥᱟ ᱟᱠᱚᱭ ᱟᱹᱰᱤ ᱵᱟᱹᱲᱛᱤ ᱮᱠᱥᱮᱥ ᱢᱮᱱᱟᱜ ᱛᱟᱢᱟ ᱟᱢ ᱜᱮ ᱵᱚᱭᱦᱟ ᱤᱱᱥᱩᱨᱮᱱᱥ ᱫᱚ ᱠᱚᱨᱟᱣ ᱛᱟᱵᱚᱱ ᱢᱮ ᱟᱨ ᱚᱠᱚᱭᱟᱜ ᱯᱟᱭᱥᱟ ᱵᱟᱹᱱᱩᱜ ᱛᱟᱭᱟ ᱩᱱᱤ ᱫᱚ ᱤᱱᱥᱩᱨᱮᱱᱥ ᱫᱚ ᱟᱞᱚᱭ ᱠᱚᱨᱟᱣ ᱟᱠᱷᱟᱡ ᱛᱮᱦᱮᱧ ᱟᱭᱢᱟ ᱦᱚᱲ ᱵᱚᱱᱫᱷᱚᱱ ᱦᱚᱸᱠᱚ ᱪᱟᱞᱟᱣ ᱮᱫᱟ ᱠᱚᱥᱴᱚ ᱦᱩᱭᱩᱜ ᱠᱟᱱᱟ ᱟᱨ ᱮᱞ ᱟᱭ ᱥᱤ ᱠᱚ ᱪᱟᱞᱟᱣ ᱠᱮᱫᱟ ᱟᱭᱢᱟ ᱦᱚᱲ ᱱᱚᱝᱠᱟ ᱟᱹᱰᱤ ᱰᱷᱮᱨ ᱦᱚᱲ ᱮᱞ ᱟᱭ ᱥᱤ ᱠᱚ ᱠᱷᱩᱞᱟᱹᱣ ᱠᱮᱫᱟ ᱟᱨ ᱢᱩᱪᱟᱹᱫ ᱨᱮ ᱪᱮᱫ ᱪᱤᱠᱟᱹᱭᱮᱱᱟ ᱢᱟᱱᱮ ᱡᱤᱱᱫᱮᱜᱤ ᱠᱟ ᱥᱟᱫᱽ ᱵᱷᱤ ᱡᱤᱱᱫᱮᱜᱤ ᱠᱟ ᱵᱟᱫᱽ ᱵᱷᱤ ᱵᱚᱞᱮ ᱮᱠᱫᱚᱢ ᱡᱤᱣᱮᱫ ᱛᱟᱦᱮᱱ ᱨᱮᱦᱚᱸᱢ ᱧᱟᱢᱟ ᱟᱨᱮᱢ ᱞᱚᱦᱚᱢ ᱞᱮᱱᱠᱷᱟᱱ ᱦᱚᱸᱢ ᱧᱟᱢᱟ ᱟᱫᱚ ᱯᱚᱨᱮ ᱛᱮᱢᱟ ᱠᱤᱥᱛᱤ ᱜᱮ ᱵᱟᱭ ᱡᱷᱟᱞᱟᱣ ᱫᱟᱲᱮᱭᱟᱜ ᱠᱟᱱ ᱟᱨ ᱱᱚᱛᱮ ᱞᱚᱦᱚᱢ ᱦᱚᱸ ᱵᱟᱭ ᱞᱚᱦᱚᱢᱚᱜ ᱠᱟᱱᱟ ᱟᱨ ᱠᱤᱥᱛᱤ ᱦᱚᱸ ᱵᱟᱭ ᱪᱟᱞᱟᱣ ᱫᱟᱲᱮᱭᱟᱜ ᱠᱟᱱᱟ ᱢᱟᱥᱮ ᱵᱩᱡᱷᱟᱹᱣ ᱢᱟ ᱛᱟᱦᱚᱞᱮ ᱪᱮᱫ ᱫᱚᱥᱟ ᱨᱮ ᱩᱱᱤ ᱫᱚᱭ ᱯᱟᱲᱟᱣᱱᱟ ᱞᱚᱦᱚᱢ ᱦᱚᱸ ᱵᱟᱢ ᱞᱚᱦᱚᱢᱚᱜᱼᱟ ᱟᱨ ᱠᱤᱥᱛᱤ ᱦᱚᱸ ᱵᱟᱢ ᱪᱟᱞᱟᱣ ᱫᱟᱲᱮᱭᱟᱜᱼᱟ ᱨᱳᱡᱽᱜᱟᱨ ᱜᱮ ᱵᱟᱝ ᱦᱩᱭᱩᱜᱚᱜ ᱛᱟᱢᱟ ᱟᱨ ᱩᱱᱤ ᱢᱟᱭ ᱢᱮᱛᱟᱣᱟᱫ ᱢᱮᱭᱟ ᱮᱠᱫᱚᱢ ᱱᱤᱱᱟᱹᱜ ᱵᱚᱪᱷᱚᱨᱮᱢ ᱪᱟᱞᱟᱜᱼᱟ ᱫᱚᱥ ᱵᱚᱪᱷᱚᱨ ᱨᱮᱜᱮ ᱱᱤᱱᱟᱹᱜ ᱵᱤᱥ ᱵᱚᱪᱷᱚᱨ ᱜᱮ ᱱᱤᱱᱟᱹᱜ ᱛᱟᱭᱚᱢ ᱛᱮ ᱵᱟᱨ ᱯᱮ ᱵᱚᱪᱷᱚᱨ ᱪᱟᱞᱟᱣ ᱞᱮᱱ ᱠᱷᱟᱱ ᱜᱮ ᱟᱢᱟᱜ ᱫᱚᱢ ᱥᱮᱥ ᱛᱚᱠᱷᱚᱱ ᱫᱚ ᱵᱚᱭᱦᱟ ᱟᱨ ᱚᱠᱟ ᱥᱮᱫ ᱮᱢ ᱪᱟᱞᱟᱜᱼᱟ ᱱᱚᱜᱼᱚ ᱱᱚᱝᱠᱟᱭᱮᱱᱟ ᱠᱟᱛᱷᱟ ᱚᱱᱟᱛᱮ ᱯᱚᱨᱮᱨ ᱵᱩᱫᱽᱫᱷᱤ ᱛᱮ ᱠᱳᱱᱳ ᱥᱚᱢᱚᱭ ᱵᱟᱵᱚᱱ ᱪᱟᱞᱟᱜᱼᱟ ᱟᱵᱚ ᱱᱤᱡᱮ ᱠᱤᱪᱷᱩ ᱵᱚᱱ ᱱᱤᱡᱮ ᱛᱮᱜᱮ ᱵᱚᱱ ᱪᱤᱠᱟᱹᱭᱟ ᱱᱤᱡᱮ ᱵᱩᱡᱷᱟᱹᱣ ᱠᱟᱛᱮ ᱜᱮ ᱚᱲᱟᱜ ᱨᱮᱱ ᱜᱟᱞᱢᱟᱨᱟᱣ ᱠᱟᱛᱮ ᱜᱮ ᱟᱢ ᱮᱠᱫᱚᱢ ᱥᱚᱪ ᱥᱟᱢᱟᱡᱽ ᱠᱮ ᱡᱚ ᱵᱤ ᱠᱟᱨᱳ ᱥᱚᱪ ᱥᱟᱢᱟᱡᱽ ᱠᱮ ᱡᱟᱦᱟᱱᱟᱜ ᱜᱮ ᱟᱢ ᱪᱤᱱᱛᱟᱹ ᱵᱷᱟᱵᱽᱱᱟ ᱠᱟᱛᱮ ᱠᱚᱨᱟᱣ ᱢᱮ ᱵᱟᱝᱞᱟ ᱛᱮ ᱢᱤᱫᱴᱮᱱ ᱠᱟᱛᱷᱟ ᱠᱚ ᱢᱮᱱ ᱜᱮᱭᱟ ᱵᱚᱞᱮ ᱵᱷᱟᱵᱤᱭᱳ ᱠᱚᱨᱤᱭᱳ ᱠᱟᱡᱽ ᱠᱚᱨᱤᱭᱳ ᱵᱷᱟᱵᱤᱭᱳ ᱱᱟ ᱟᱫᱚ ᱚᱱᱟᱛᱮ ᱡᱟᱦᱟᱱᱟᱜ ᱡᱟᱦᱟᱸᱭ ᱦᱮᱡ ᱞᱮᱱᱠᱷᱟᱱ ᱢᱮᱛᱟᱭ ᱢᱮ ᱟᱢᱟᱜ ᱴᱷᱤᱠᱟᱹᱱᱟ ᱠᱚ ᱫᱚᱦᱚ ᱦᱚᱴᱚ ᱠᱟᱜ ᱢᱮ ᱫᱮᱱ ᱡᱚᱛᱚ ᱴᱷᱤᱠᱟᱹᱱᱟ ᱫᱚᱦᱚ ᱦᱚᱴᱚ ᱠᱟᱛᱟᱢ ᱫᱮᱱ ᱱᱟᱢᱵᱟᱨ ᱠᱚ ᱫᱚᱦᱚ ᱦᱚᱴᱚ ᱠᱟᱛᱟᱢ ᱟᱨ ᱤᱧᱤᱧ ᱪᱤᱱᱛᱟᱹ ᱞᱮᱱ ᱜᱮ ᱵᱟᱨ ᱯᱮ ᱫᱤᱱ ᱫᱷᱚᱨᱮ ᱥᱮ ᱢᱤᱫ ᱢᱟᱥ ᱫᱷᱚᱨᱮᱧ ᱪᱤᱱᱛᱟᱹ ᱞᱮᱱ ᱜᱮ ᱛᱟᱨᱯᱚᱨᱮ ᱦᱟᱸᱜ ᱤᱧ ᱯᱷᱳᱱᱟᱢ ᱠᱟᱱᱟ ᱩᱱᱟᱹᱜ ᱦᱮᱡ ᱥᱟᱶ ᱛᱮᱫᱚ ᱟᱢᱟᱜ ᱡᱤᱱᱤᱥ ᱫᱚ ᱵᱟᱹᱧ ᱦᱟᱛᱮᱫ ᱠᱟᱱᱟ ᱩᱱᱟᱹᱜ ᱦᱮᱡ ᱥᱟᱶ ᱛᱮᱫᱚ ᱟᱢᱟᱜ ᱠᱟᱛᱷᱟ ᱫᱚ ᱵᱟᱹᱧ ᱟᱸᱡᱚᱢ ᱮᱫᱟ ᱟᱢᱟᱜ ᱡᱚᱛᱚ ᱫᱚᱦᱚ ᱦᱚᱴᱚ ᱠᱟᱜ ᱢᱮ ᱡᱮᱱᱚ ᱴᱷᱤᱠᱟᱹᱱᱟ ᱛᱟᱢ ᱟᱨ ᱟᱢ ᱟᱢᱟᱜ ᱚᱱᱟ ᱠᱳᱢᱯᱟᱱᱤ ᱛᱤᱱᱟᱹᱜ ᱵᱷᱟᱹᱜᱤᱭᱟ ᱚᱱᱟ ᱠᱷᱚᱱ ᱟᱢ ᱡᱮ ᱛᱤᱱᱟᱹᱜ ᱮᱢ ᱵᱷᱟᱹᱜᱤᱭᱟ ᱚᱱᱟ ᱟᱢ ᱵᱟᱵᱚᱫ ᱨᱮᱦᱚᱸ ᱤᱧᱤᱧ ᱵᱟᱰᱟᱭ ᱠᱟᱜ ᱞᱟᱹᱜᱤᱫ ᱟᱢᱟᱜ ᱛᱚᱛᱛᱷᱚ ᱫᱚᱦᱚ ᱦᱚᱴᱚ ᱞᱮᱛᱟᱢ ᱟᱢᱟᱜ ᱴᱷᱤᱠᱟᱹᱱᱟ ᱠᱚ ᱡᱚᱛᱚ ᱛᱟᱨᱯᱚᱨ ᱱᱟᱦᱟᱜ ᱦᱚᱦᱚ ᱠᱟᱛᱮᱫ ᱟᱢ ᱴᱷᱮᱱ ᱞᱮ ᱵᱟᱡᱟᱨᱟ ᱩᱱᱤ ᱦᱚᱲᱮᱢ ᱧᱮᱞᱮᱭᱟ ᱚᱠᱟᱴᱟᱜ ᱱᱟᱢᱵᱟᱨ ᱥᱩᱭᱤᱪ ᱚᱯᱷ ᱜᱮᱛᱟᱭᱟ ᱚᱱᱟᱧ ᱮᱢ ᱦᱚᱴᱚ ᱟᱢᱟ ᱵᱩᱡᱷᱟᱹᱣ ᱚᱠᱟᱴᱟᱜ ᱱᱟᱢᱵᱟᱨ ᱥᱩᱭᱤᱪ ᱚᱯᱷ ᱜᱮᱛᱟᱭᱟ ᱚᱱᱟᱧ ᱮᱢ ᱦᱚᱴᱚ ᱟᱢᱟ ᱥᱮ ᱚᱠᱟᱴᱟᱜ ᱵᱟᱨ ᱫᱤᱱ ᱞᱟᱹᱜᱤᱫ ᱥᱤᱢ ᱠᱟᱨᱰ ᱮ ᱛᱩᱞᱟᱹᱣ ᱠᱚᱣᱟ ᱚᱱᱟᱭ ᱮᱢᱟᱜ ᱢᱮᱭᱟ ᱟᱨ ᱢᱤᱫ ᱥᱚᱯᱛᱟ ᱯᱚᱨ ᱥᱮ ᱢᱤᱫ ᱢᱟᱥ ᱯᱚᱨᱮᱢ ᱯᱷᱳᱱᱟᱭ ᱠᱷᱟᱱ ᱚᱱᱟ ᱱᱟᱢᱵᱟᱨ ᱫᱚ ᱚᱯᱷ ᱥᱟᱨᱟ ᱡᱤᱵᱚᱱ ᱞᱮᱠᱟ ᱵᱩᱡᱷᱟᱹᱣ ᱦᱚᱲ ᱴᱷᱚᱠ ᱠᱚ ᱞᱟᱹᱜᱤᱫ ᱥᱤᱢ ᱠᱟᱨᱰ ᱠᱚ ᱛᱩᱞᱟᱹᱣ ᱮᱫᱟ ᱟᱨ ᱠᱚ ᱪᱟᱯᱟᱫ ᱜᱤᱰᱤ ᱠᱟᱜ ᱠᱟᱱᱟ ᱦᱮᱸ ᱢᱟᱱᱮ ᱵᱟᱨ ᱯᱮ ᱫᱤᱱ ᱛᱟᱭᱚᱢ ᱡᱟᱦᱟᱸᱭᱮ ᱜᱩᱡᱩᱜᱼᱟ ᱩᱱᱤ ᱩᱱᱤ ᱧᱩᱛᱩᱢ ᱛᱮ ᱢᱤᱫᱴᱮᱱ ᱥᱤᱢ ᱠᱟᱨᱰ ᱮ ᱛᱩᱞᱟᱹᱣᱟ ᱟᱫᱚ ᱩᱱᱤ ᱜᱩᱡᱩᱜᱼᱟ ᱟᱨ ᱤᱱᱟᱹ ᱛᱟᱭᱚᱢ ᱟᱢᱮᱢ ᱯᱷᱳᱱ ᱞᱮᱠᱷᱟᱱ ᱦᱚᱲ ᱦᱚᱸᱭ ᱜᱚᱡ ᱮᱱᱟ ᱟᱨ ᱥᱤᱢ ᱠᱟᱨᱰ ᱦᱚᱸᱠᱚ ᱪᱟᱯᱟᱫ ᱜᱤᱰᱤ ᱠᱟᱫ ᱛᱟᱭᱟ ᱛᱚ ᱱᱚᱝᱠᱟ ᱮᱠᱫᱚᱢ ᱠᱚ ᱴᱷᱚᱠᱟᱣᱮᱫ ᱵᱚᱱᱟ ᱵᱚᱭᱦᱟ ᱱᱚᱝᱠᱟ ᱠᱚ ᱴᱷᱚᱠᱟᱣᱮᱫ ᱵᱚᱱᱟ ᱴᱷᱤᱠ ᱜᱮᱭᱟ ᱜᱟᱛᱮ ᱠᱚ ᱟᱭᱢᱟ ᱟᱭᱢᱟ ᱥᱟᱨᱦᱟᱣ ᱟᱨᱦᱚᱸ ᱫᱟᱨᱟᱭ ᱠᱟᱱ ᱵᱷᱤᱰᱤᱭᱳ ᱨᱮᱵᱚᱱ ᱧᱟᱯᱟᱢᱚᱜᱼᱟ ᱢᱟ ᱛᱚᱵᱮ ᱢᱟ ᱛᱚᱵᱮ ᱡᱚᱦᱟᱨ ᱡᱚᱦᱟᱨ